ᱥᱟᱱᱛᱟᱲ ᱥᱮ ᱦᱚᱨᱛᱮ ᱚᱞᱚᱜ ᱯᱟᱲᱦᱟᱜ ᱪᱮᱫ ᱨᱮᱱᱟᱜ ᱱᱤᱭᱟᱹ ᱠᱞᱟᱥ ᱨᱮ ᱡᱚᱛᱚ ᱠᱚᱜᱮ ᱡᱚᱦᱟᱨ ᱱᱤᱭᱟᱹ ᱠᱞᱟᱥ ᱨᱮᱫᱚ ᱵᱚᱱ ᱧᱮᱞᱟ ᱡᱮ ᱡᱟᱹᱛᱞᱮᱫ ᱪᱤᱠᱤ ᱚᱞ ᱨᱮᱱᱟᱜ ᱵᱮᱵᱚᱦᱟᱨ ᱵᱟᱝᱞᱟ ᱥᱮ ᱤᱝᱞᱤᱥ ᱥᱮ ᱮᱴᱟᱜ ᱯᱟᱹᱨᱥᱤ ᱠᱚᱨᱮ ᱫᱚ ᱞᱚ ᱡᱩᱠᱛᱚ ᱠᱟᱛᱮ ᱵᱮᱵᱚᱦᱟᱨᱚᱜᱼᱟ ᱛᱚ ᱚᱱᱠᱟᱱ ᱵᱮᱵᱚᱦᱟᱨ ᱠᱚ ᱮᱠᱴᱩ ᱵᱚᱱ ᱧᱮᱞᱟ ᱡᱮᱢᱚᱱ ᱱᱚᱰᱮ ᱢᱮᱱᱟᱜ ᱠᱟᱱᱟ ᱠᱞᱟᱵᱽ ᱛᱚ ᱠᱞᱟᱵᱽ ᱫᱚ ᱠᱚ ᱟᱨ ᱞᱚ ᱢᱤᱫ ᱥᱟᱛᱮ ᱡᱩᱠᱛᱚ ᱢᱮᱱᱟᱜᱼᱟ

ᱫᱚ ᱚ ᱞᱟᱜᱟᱣ ᱠᱚᱜᱼᱟ ᱟᱢ ᱚ ᱦᱩᱭ ᱠᱚᱜᱼᱟ ᱛᱚ ᱚᱞ ᱚᱞ ᱚ ᱛᱚ ᱢᱚᱞᱞᱚ ᱛᱟᱨᱯᱚᱨ ᱱᱚᱰᱮ ᱩᱞᱞᱚ ᱩᱞᱞᱚ ᱵᱚᱱ ᱧᱮᱞ ᱮᱫᱟ ᱩ ᱚᱞ ᱚᱞ ᱚ ᱩᱞᱞᱚ ᱛᱚ ᱚᱱᱠᱟᱜᱮ ᱜᱞᱟᱥ ᱚᱞ ᱥᱚᱢᱚᱭ ᱦᱚᱸ ᱚ ᱚᱞ ᱟ ᱤᱥ ᱜᱞᱟᱥ ᱜᱞᱟᱥ ᱜᱞᱟᱱᱤ ᱠᱞᱤᱯ ᱠᱞᱳᱡᱽ ᱚᱱᱠᱟᱜᱮ ᱡᱚᱛᱚ ᱛᱤᱱᱟᱹᱜ ᱯᱨᱚᱠᱟᱨ ᱞᱚ ᱡᱩᱠᱛᱚ ᱥᱚᱵᱫᱚ ᱛᱟᱦᱮᱱᱟ ᱥᱮ ᱟᱹᱲᱟᱹ ᱛᱟᱦᱮᱱᱟ ᱚᱱᱟ ᱠᱚᱫᱚ ᱱᱚᱝᱠᱟ ᱱᱤᱭᱚᱢ ᱛᱮᱵᱚᱱ ᱚᱞᱟ ᱛᱚ ᱟᱥᱟᱜ ᱠᱟᱹᱱᱟᱹᱧ ᱡᱚᱛᱚ ᱦᱚᱲᱜᱮ ᱞᱚ ᱛᱮ ᱱᱚᱝᱠᱟ ᱛᱮᱭᱟᱨ ᱟᱹᱲᱟᱹ ᱚᱞ ᱫᱟᱲᱮᱭᱟᱜᱼᱟ ᱵᱚᱱ ᱢᱟ ᱛᱚᱵᱮ ᱱᱤᱭᱟᱹ ᱠᱞᱟᱥ ᱫᱚ ᱱᱤᱭᱟᱹ ᱫᱷᱟᱹᱵᱤᱡ ᱜᱮ ᱡᱚᱛᱚᱜᱮ ᱡᱚᱦᱟᱨ